ᱟᱫᱚᱵᱮᱱ ᱫᱮᱠᱷᱟ ᱦᱟᱹᱱᱤ ᱫᱚ ᱵᱟᱝ ᱠᱟᱱᱟ ᱟᱵᱚ ᱫᱚ ᱢᱟᱲᱟᱝ ᱨᱮᱜᱮ ᱵᱚ ᱛᱟᱦᱮᱸ ᱠᱟᱱᱟ ᱩᱱᱤ ᱟᱹᱰᱤ ᱠᱷᱟᱨᱟᱯ ᱦᱚᱲ ᱠᱟᱱᱟᱭ ᱯᱟᱨᱟ ᱩᱱᱤ ᱫᱟᱹᱲ ᱵᱟᱹᱜᱤᱭᱟᱫ ᱵᱚᱱᱟᱭ ᱯᱟᱨᱚᱢ ᱠᱮᱫ ᱵᱚᱱᱟᱭ ᱩᱱᱤ ᱫᱚ ᱟᱹᱰᱤ ᱠᱷᱟᱨᱟᱯ ᱦᱚᱲ ᱠᱟᱱᱟᱭ ᱫᱟᱹᱲ ᱯᱟᱨᱚᱢ ᱠᱮᱫ ᱵᱚᱱᱟᱭ ᱠᱷᱟᱨᱟᱯ ᱦᱚᱲ ᱠᱟᱱᱟ ᱟᱵᱚ ᱫᱟᱹᱲ ᱵᱟᱵᱚ ᱫᱟᱲᱮᱭᱟᱜ ᱠᱟᱱᱟ ᱟᱵᱚ ᱵᱟᱵᱚ ᱴᱷᱤᱠᱟᱹ ᱞᱮᱠᱷᱟᱱ ᱛᱟᱭᱚᱢ ᱨᱮ ᱢᱮᱱᱟᱜ ᱵᱚᱱᱟ ᱢᱟᱲᱟᱝ ᱪᱮᱫ ᱞᱮᱠᱟᱨᱮ ᱥᱟᱱᱟ ᱵᱚᱱᱟ ᱵᱟᱵᱚ ᱴᱷᱤᱠᱟᱹ ᱞᱮᱠᱷᱟᱱ ᱟᱵᱚ ᱞᱟᱛᱟᱨ ᱨᱮ ᱢᱮᱱᱟᱜ ᱵᱚᱱᱟ ᱨᱟᱠᱟᱵ ᱪᱮᱫ ᱞᱮᱠᱟᱨᱮ ᱥᱟᱱᱟ ᱵᱚᱱᱟ ᱱᱚᱣᱟ ᱴᱷᱤᱠᱟᱹ ᱜᱮ ᱵᱟᱢ ᱴᱷᱤᱠᱟᱹᱭᱟ

ᱵᱟᱵᱚ ᱴᱷᱤᱠᱟᱹ ᱡᱚᱝ ᱠᱟᱱᱟ ᱟᱵᱚ ᱥᱚᱢᱟᱡᱽ ᱩᱱᱟᱹᱜ ᱜᱟᱹᱱᱰᱟᱹ ᱵᱮᱱᱟᱣ ᱟᱠᱟᱫ ᱵᱚᱱᱟ ᱦᱟᱹᱱᱤ ᱧᱩᱛᱩᱢ ᱛᱮᱦᱚᱸ ᱡᱤᱛᱠᱟᱹᱨ ᱧᱚᱜ ᱜᱮᱭᱟ ᱱᱟᱛᱮ ᱨᱮᱱ ᱦᱟᱹᱱᱤ ᱧᱩᱛᱩᱢ ᱛᱮᱦᱚᱸ ᱡᱤᱛᱠᱟᱹᱨ ᱦᱟᱹᱱᱤ ᱦᱤᱡᱩᱜ ᱠᱟᱱᱟ ᱫᱟ ᱛᱩᱢᱫᱟᱜ ᱴᱟᱢᱟᱠ ᱚᱰᱚᱠ ᱢᱟ ᱮᱢᱟ ᱢᱟ ᱮᱱᱮᱡ ᱢᱟ ᱱᱟᱪᱱᱤ ᱵᱮᱱᱟᱣ ᱠᱮᱫ ᱢᱮᱭᱟᱭ ᱯᱩᱨᱟᱹ ᱠᱩᱥᱤᱢ ᱵᱩᱡᱷᱟᱹᱣ ᱠᱮᱫᱼᱟ ᱯᱟᱲᱟᱣ ᱧᱚᱜ ᱮᱱᱠᱷᱟᱱᱮᱢ ᱪᱮᱫ ᱮ ᱢᱚᱡᱟ ᱞᱮᱱᱟ ᱩᱱᱤ ᱦᱮᱡ ᱞᱮᱱ ᱪᱮᱫ ᱩᱱᱤ ᱟᱹᱰᱤ ᱠᱚᱰᱟ ᱦᱚᱲ ᱠᱟᱱᱟᱭ ᱛᱤᱨᱤᱥ ᱦᱟᱡᱟᱨ ᱮᱢᱟᱫ ᱞᱮ ᱛᱟᱦᱮᱱ ᱯᱚᱨᱮ ᱦᱮᱡ ᱞᱮᱱ ᱛᱟᱦᱮᱱᱮ ᱱᱮᱣᱛᱟ ᱞᱮᱫᱮᱭᱟᱞᱮ ᱟᱹᱰᱤ ᱠᱚᱰᱟ ᱞᱮ ᱡᱚᱢ ᱞᱮᱫᱼᱟ ᱚᱱᱪᱚᱜ ᱮᱱᱮᱡ ᱥᱮᱨᱮᱧ ᱟᱹᱰᱤ ᱢᱚᱡᱟ ᱞᱮᱱᱟ ᱟᱨ ᱟᱞᱚᱢ ᱢᱮᱱᱟ ᱟᱨᱦᱚᱸ ᱡᱩᱫᱟᱹ ᱦᱩᱱᱟᱹᱝ ᱢᱤᱫ ᱫᱷᱟᱣ ᱦᱤᱡᱩᱜ ᱠᱷᱟᱱ ᱟᱹᱰᱤ ᱢᱚᱡᱟᱜᱼᱟ ᱦᱟᱹᱱᱩ ᱞᱮᱠᱟ ᱜᱮᱵᱚ ᱛᱟᱦᱮᱱᱟ ᱱᱮᱛᱟ ᱢᱚᱱᱫᱤᱨ ᱠᱚ ᱦᱤᱡᱩᱜᱼᱟ ᱮᱱᱮᱡ ᱟᱵᱚ ᱥᱮᱨᱮᱧ ᱟᱵᱚ ᱛᱮ ᱟᱵᱚ ᱨᱚᱢᱚᱡᱽ ᱟᱵᱚ ᱡᱤᱵᱚᱱ ᱨᱮ ᱪᱮᱫ ᱢᱮᱱᱟᱜᱼᱟ ᱮᱱᱮᱡ ᱢᱮ ᱥᱮᱨᱮᱧ ᱢᱮ ᱡᱚᱢ ᱢᱮ ᱧᱩᱭ ᱢᱮ ᱨᱟᱹᱥᱠᱟᱹ ᱨᱮ ᱛᱟᱦᱮᱱ ᱢᱮ ᱟᱨ ᱪᱮᱫ ᱢᱮᱱᱟᱜᱼᱟ ᱵᱟᱥ ᱱᱚᱰᱮ ᱜᱮ ᱛᱟᱦᱮᱱ ᱢᱮ ᱟᱢ ᱫᱚ ᱵᱟᱸᱫᱚᱨ ᱴᱮᱥᱟ ᱮᱱᱮᱡ ᱥᱮᱨᱮᱧ ᱨᱮᱜᱮ ᱛᱟᱦᱮᱸ ᱠᱚᱜ ᱢᱮ ᱥᱟᱱᱛᱟᱲ ᱨᱤᱞᱟᱹ ᱢᱟᱞᱟ ᱥᱚᱢᱟᱡᱽ ᱫᱚ ᱱᱚᱣᱟ ᱜᱮ ᱚᱱᱟ ᱮᱱᱮᱡ ᱥᱮᱨᱮᱧ ᱪᱷᱩᱴ ᱪᱷᱮᱴᱮᱨ ᱢᱟᱲᱟᱝ ᱠᱩᱰᱟᱹᱱ ᱱᱚᱣᱟ ᱠᱚᱜᱮ ᱦᱟᱹᱨᱩᱵ ᱠᱟᱜ ᱢᱟ ᱵᱟᱥ ᱞᱟᱹᱭ ᱟᱵᱚ ᱟᱵᱚ ᱫᱚ ᱨᱟᱡᱟ ᱠᱟᱱᱟ ᱵᱚ ᱠᱤᱥᱠᱩ ᱨᱟᱡᱟ ᱦᱟᱸᱥᱫᱟᱜ ᱯᱩᱨᱩᱫᱷᱩᱞ ᱥᱚᱨᱮᱱ ᱥᱤᱯᱟᱹᱦᱤ ᱴᱩᱰᱩ ᱨᱩᱥᱤᱠᱟ ᱵᱟᱥᱠᱮ ᱵᱮᱯᱟᱨᱤ ᱢᱟᱹᱨᱰᱤ ᱠᱤᱥᱟᱹᱬ ᱱᱟᱛ ᱫᱚ ᱠᱷᱟᱹᱞᱤ ᱜᱮ ᱞᱮᱵᱚᱨ ᱠᱩᱞᱤ ᱨᱮᱡᱟ ᱫᱷᱤᱨᱤ ᱯᱚᱥᱟ ᱦᱟᱺᱰᱤ ᱟᱹᱠᱷᱨᱤᱧ ᱡᱷᱟᱹᱱᱴᱤ ᱮᱴᱮᱫ ᱱᱚᱝᱠᱟᱱᱟᱜ ᱜᱮᱵᱚ ᱠᱟᱹᱢᱤ ᱠᱟᱱᱟ ᱴᱨᱟᱠᱴᱚᱨ ᱠᱚᱨᱮ ᱞᱮᱵᱚᱨ ᱠᱩᱞᱤ ᱚᱱᱟ ᱵᱮᱞᱪᱟ ᱰᱷᱟᱠᱟ ᱱᱚᱣᱟ ᱨᱮᱜᱮ ᱵᱚ ᱤᱭᱟᱹᱜ ᱠᱟᱱᱟ ᱚᱞ ᱯᱟᱲᱦᱟᱜ ᱠᱟᱱᱟ ᱵᱚ ᱪᱮᱫ ᱞᱟᱹᱜᱤᱫ ᱢᱤᱫ ᱵᱮᱴᱟ ᱠᱟᱹᱴᱤᱡ ᱵᱮᱥ ᱫᱷᱟᱨᱟ ᱠᱟᱹᱢᱤ ᱧᱟᱢᱟᱭ ᱠᱤᱪᱷᱩ ᱯᱩᱭᱥᱟᱹ ᱴᱟᱠᱟᱭ ᱠᱟᱢᱟᱣ ᱧᱚᱜᱟ ᱯᱩᱭᱥᱟᱹ ᱨᱮ ᱯᱩᱭᱥᱟᱹ ᱯᱩᱭᱥᱟᱹ ᱨᱮ ᱫᱟᱹᱲ ᱫᱟᱹᱲ ᱛᱮ ᱟᱢᱟᱜ ᱡᱟᱦᱟᱸ ᱞᱮᱠᱟ ᱡᱤᱵᱚᱱ ᱪᱟᱞᱟᱜ ᱟᱢ ᱦᱚᱯᱚᱱᱟᱜ ᱦᱚᱸ ᱡᱤᱵᱚᱱ ᱚᱱᱠᱟ ᱜᱮ ᱪᱟᱞᱟᱜᱼᱟ ᱫᱤᱱ ᱜᱮ ᱡᱟᱦᱟᱸ ᱧᱟᱢ ᱡᱚᱢ ᱠᱚ ᱡᱚᱢ ᱢᱮᱭᱟ ᱵᱚᱸᱜᱟ ᱵᱩᱨᱩ ᱫᱤᱱ ᱜᱮ ᱦᱟᱹᱱᱤ ᱱᱟᱹᱭᱮᱢ ᱵᱚᱫᱚᱞ ᱠᱚᱣᱟ ᱱᱟᱯᱟᱭ ᱨᱮᱫᱚ ᱵᱟᱢ ᱛᱟᱦᱮᱱᱟ ᱦᱟᱹᱱᱤ ᱠᱚ ᱡᱚᱢ ᱢᱮᱭᱟ ᱱᱟᱹᱭ ᱠᱚ ᱡᱚᱢ ᱢᱮᱭᱟ ᱚᱛ ᱦᱟᱥᱟ ᱨᱮᱱᱟᱜ ᱫᱤᱱ ᱜᱮ ᱱᱤᱭᱟᱹ ᱨᱟᱯᱟᱝ ᱛᱟᱦᱮᱱᱟ ᱚᱱᱟ ᱦᱚᱸ ᱵᱟᱭ ᱪᱟᱵᱟᱜᱼᱟ ᱟᱱᱛᱟᱲ ᱵᱚ ᱪᱟᱵᱟᱜᱼᱟ ᱪᱮᱫ ᱛᱮ ᱵᱟᱢ ᱠᱩᱲᱟᱹᱜᱼᱟ ᱫᱤᱱ ᱜᱮ ᱦᱟᱭ ᱦᱟᱭ ᱪᱟᱞᱟᱜ ᱡᱤᱵᱚᱱ ᱚᱠᱚᱭ ᱮᱱᱮᱡ ᱠᱟᱱᱟᱭ ᱚᱠᱚᱭ ᱥᱮᱨᱮᱧᱮᱜᱼᱟᱭ ᱚᱠᱚᱭ ᱟᱱᱫᱳᱞᱚᱱᱮᱜᱼᱟᱭ ᱚᱠᱚᱭ ᱞᱟᱹᱲᱦᱟᱹᱭ ᱠᱟᱱᱟᱭ ᱚᱠᱚᱭ ᱜᱚᱯᱚᱡ ᱠᱟᱱᱟᱭ ᱚᱠᱚᱭ ᱠᱚ ᱨᱟᱯᱟᱪᱟᱜ ᱠᱟᱱᱟ ᱱᱚᱝᱠᱟ ᱪᱟᱹᱞᱩ ᱠᱚᱜᱼᱟ ᱜᱩᱨᱩ ᱠᱚ ᱚᱰᱚᱠ ᱤᱫᱤᱜᱼᱟ ᱦᱚᱲ ᱠᱚ ᱦᱟᱹᱴᱤᱧ ᱤᱫᱤ ᱠᱚᱣᱟ ᱢᱚᱫᱟ ᱠᱚ ᱦᱟᱛᱟᱣ ᱤᱫᱤᱭᱟ ᱥᱚᱢᱟᱡᱽ ᱪᱟᱹᱞᱩ ᱠᱚᱜᱼᱟ ᱚᱠᱟ ᱥᱮᱫ ᱪᱟᱹᱞᱩᱜᱼᱟ ᱥᱚᱢᱟᱡᱽ ᱚᱠᱟ ᱥᱮᱫ ᱪᱟᱞᱟᱜᱼᱟ ᱥᱚᱢᱟᱡᱽ ᱪᱮᱫ ᱵᱚ ᱪᱮᱫ ᱠᱟᱵᱚ ᱥᱚᱢᱟᱡᱽ ᱚᱠᱚᱭ ᱪᱮᱫ ᱵᱚᱱᱟ ᱟᱵᱚᱣᱟᱜ ᱥᱚᱢᱟᱡᱽ ᱨᱮᱱᱟᱜ ᱠᱟᱛᱷᱟ ᱟᱭᱳ ᱵᱟᱵᱟ ᱜᱤᱫᱽᱨᱟᱹᱭ ᱵᱟᱹᱲᱤᱡ ᱞᱮᱱᱠᱷᱟᱱ ᱫᱚᱥ ᱠᱚ ᱟᱭᱳ ᱵᱟᱵᱟ ᱱᱚᱝᱠᱟᱱ ᱛᱮ ᱜᱤᱫᱽᱨᱟᱹᱭ ᱵᱟᱹᱲᱤᱡ ᱮᱱᱟ ᱟᱭᱳ ᱵᱟᱵᱟ ᱥᱤᱠᱠᱷᱟ ᱧᱟᱢ ᱞᱮᱜᱼᱟ ᱱᱚᱝᱠᱟ ᱟᱭᱳᱼᱵᱟᱵᱟ ᱜᱮ ᱵᱮᱥ ᱵᱟᱹᱱᱩᱜ ᱠᱚᱫᱚ ᱜᱤᱫᱽᱨᱟᱹ ᱚᱠᱟ ᱞᱮᱠᱟ ᱵᱮᱥ ᱥᱤᱠᱠᱷᱟᱭ ᱧᱟᱢᱟ ᱟᱭᱳᱼᱵᱟᱵᱟ ᱫᱚ ᱚᱠᱚᱭ ᱠᱟᱱᱟᱭ ᱚᱠᱚᱭ ᱠᱟᱱᱟᱭ ᱟᱭᱳᱼᱵᱟᱵᱟ ᱡᱟᱱᱟᱢ ᱟᱭᱳᱼᱵᱟᱵᱟ ᱢᱟᱹᱡᱷᱤ ᱟᱭᱳᱼᱵᱟᱵᱟ ᱱᱟᱭᱠᱮ ᱟᱭᱳᱼᱵᱟᱵᱟ ᱯᱟᱨᱜᱟᱱᱟ ᱟᱭᱳᱼᱵᱟᱵᱟ ᱯᱟᱹᱨᱱᱤᱠ ᱟᱭᱳᱼᱵᱟᱵᱟ ᱠᱟᱱᱦᱟᱨ ᱟᱭᱳᱼᱵᱟᱵᱟ ᱦᱚᱯᱚᱱ ᱵᱟᱵᱟ ᱦᱚᱯᱚᱱ ᱟᱭᱳ ᱢᱟᱨᱟᱝ ᱵᱟᱵᱟ ᱢᱟᱨᱟᱝ ᱟᱭᱳ ᱟᱹᱰᱤ ᱜᱟᱱ ᱟᱭᱳᱼᱵᱟᱵᱟ ᱢᱮᱱᱟᱜ ᱠᱚᱣᱟ ᱚᱠᱚᱭ ᱟᱭᱳᱼᱵᱟᱵᱟ ᱵᱟᱝ ᱠᱟᱱᱟᱭ ᱵᱟᱹᱲᱤᱡ ᱞᱮᱠᱷᱟᱱ ᱜᱤᱫᱽᱨᱟᱹᱢ ᱫᱚᱥᱮᱭᱟ ᱟᱭᱳᱼᱵᱟᱵᱟ ᱜᱮ ᱱᱚᱝᱠᱟᱱᱟᱭ ᱡᱚᱛᱚ ᱜᱮᱛᱚ ᱟᱭᱳᱼᱵᱟᱵᱟ ᱠᱟᱱ ᱜᱮᱭᱟ ᱢᱟᱹᱡᱷᱤ ᱵᱟᱵᱟ ᱪᱮᱫ ᱫᱟᱹᱭᱵᱷᱟᱨ ᱵᱟᱹᱱᱩᱜᱼᱟ ᱟᱡᱟᱜ ᱴᱚᱞᱟ ᱨᱤᱱᱤᱡ ᱢᱤᱫᱴᱤᱡ ᱜᱤᱫᱽᱨᱟᱹ ᱠᱷᱟᱨᱟᱯᱚᱜᱼᱟ ᱪᱮᱫ ᱞᱮᱠᱟᱨᱮ ᱠᱷᱟᱨᱟᱯᱚᱜᱼᱟ

ᱥᱟᱶᱛᱟ ᱫᱚ ᱥᱟᱶ ᱥᱟᱶ ᱜᱮ ᱛᱟᱦᱮᱱ ᱜᱮ ᱥᱟᱶᱛᱟ ᱚᱠᱟ ᱞᱮᱠᱟᱱ ᱥᱟᱶ ᱚᱠᱟ ᱞᱮᱠᱟ ᱥᱟᱶ ᱥᱟᱶ ᱢᱮᱱᱟᱜ ᱵᱚᱱᱟ ᱥᱚᱢᱟᱡᱽ ᱫᱚ ᱵᱟᱝ ᱠᱟᱱᱟ ᱫᱚ ᱵᱷᱤᱲ ᱠᱟᱱᱟ ᱵᱷᱤᱲ ᱵᱷᱤᱲᱤ ᱵᱷᱤᱲ ᱵᱷᱤᱲᱤ ᱵᱷᱤᱲ ᱧᱮᱞ ᱫᱚ ᱵᱟᱵᱚᱱ ᱧᱮᱞᱟ ᱵᱩᱜᱤ ᱵᱟᱹᱲᱤᱡ ᱫᱚ ᱡᱟᱦᱟᱸ ᱛᱤᱥ ᱦᱚᱲ ᱠᱚ ᱪᱟᱞᱟᱜ ᱠᱟᱱᱟ ᱚᱱᱛᱮ ᱵᱚ ᱪᱟᱞᱟᱜᱼᱟ ᱥᱮᱫᱟᱭ ᱦᱟᱯᱲᱟᱢ ᱱᱚᱝᱠᱟ ᱠᱚ ᱞᱟᱹᱭ ᱦᱚᱴᱚ ᱟᱠᱟᱫ ᱟᱵᱚ ᱱᱚᱝᱠᱟ ᱜᱮᱵᱚᱱ ᱢᱟᱱᱟᱣᱟ ᱰᱟᱹᱱ ᱡᱟᱡᱟᱢ ᱠᱚ ᱡᱚᱢᱮᱫ ᱯᱮᱭᱟ ᱡᱚᱢ ᱯᱮᱭᱟ ᱠᱚ ᱦᱩᱸᱥᱤᱭᱟᱹᱨ ᱛᱟᱦᱮᱱ ᱯᱮ